ᱵᱤᱴᱤ ᱰᱤᱡᱤᱴᱟᱞ ᱫᱤᱥᱚᱢ ᱨᱮ ᱥᱟᱹᱜᱩᱱ ᱫᱟᱨᱟᱢ ᱯᱮ ᱤᱧ ᱵᱤᱠᱨᱚᱢ ᱟᱹᱫᱤᱢ ᱡᱟᱹᱛᱤ ᱠᱚ ᱛᱟᱞᱟᱨᱮ ᱟᱨ ᱵᱟᱠᱷᱟᱱ ᱫᱚ ᱢᱟᱹᱡᱷᱤ ᱵᱟᱵᱟ ᱠᱚ ᱛᱟᱞᱟᱨᱮ ᱱᱚᱜᱼᱚᱭ ᱵᱷᱚᱸᱡᱽ ᱫᱤᱥᱚᱢ ᱡᱟᱦᱟᱸ ᱢᱟᱜᱤᱨᱯᱩᱥᱤ ᱵᱞᱚᱠ ᱫᱩᱨᱠᱩᱴᱤ ᱟᱹᱛᱩ ᱨᱮ ᱡᱟᱦᱟᱸ ᱥᱮᱸᱜᱮᱞ ᱚᱵᱷᱤᱡᱟᱱᱟᱜ ᱡᱟᱦᱟᱸ ᱮᱴᱠᱮᱴᱚᱬᱮ ᱤᱫᱤ ᱠᱟᱛᱮᱫ ᱫᱩᱨᱠᱩᱴᱤ ᱢᱟᱹᱡᱷᱤ ᱵᱟᱵᱟ ᱩᱱᱛᱨᱤᱥ ᱮᱜᱟᱨᱚ ᱫᱩ ᱦᱟᱡᱟᱨ ᱪᱚᱵᱵᱤᱥ ᱛᱟᱹᱨᱤᱠᱷ ᱦᱤᱞᱳᱜ ᱥᱮᱛᱟᱜ ᱫᱚᱥ ᱴᱟᱲᱟᱝ ᱢᱮᱱᱫᱚ ᱜᱮᱞ ᱴᱟᱲᱟᱝ ᱨᱮ ᱥᱟᱢᱮᱞᱟᱭ ᱥᱟᱺᱦᱤᱡ ᱛᱮ ᱫᱩᱯᱲᱩᱵ ᱮ ᱦᱚᱦᱚ ᱟᱠᱟᱫᱼᱟ ᱢᱮᱱᱠᱷᱟᱱ ᱛᱮᱦᱮᱧ ᱚᱱᱟ ᱥᱟᱢᱮᱞᱟᱭ ᱠᱟᱛᱷᱟ ᱠᱷᱟᱹᱛᱤᱨ ᱟᱹᱰᱤ ᱟᱭᱢᱟ ᱫᱤᱥᱚᱢ ᱫᱚᱨᱚᱫᱤᱭᱟᱹ ᱥᱟᱶᱛᱟ ᱫᱚᱨᱚᱫᱤᱭᱟᱹ ᱟᱨ ᱦᱚᱧ ᱫᱤᱥᱚᱢ ᱢᱟᱹᱡᱷᱤ ᱯᱟᱨᱜᱟᱱᱟ ᱢᱚᱦᱚᱞ ᱚᱱᱟ ᱥᱟᱶᱛᱮ ᱟᱹᱰᱤ ᱜᱟᱹᱠᱷᱩᱲᱟᱱ ᱠᱚᱦᱚᱸ ᱠᱚ ᱥᱚᱦᱚᱨ ᱥᱮᱴᱮᱨᱚᱜ ᱠᱟᱱᱟ ᱢᱮᱱᱠᱷᱟᱱ ᱚᱱᱟ ᱪᱤᱴᱷᱤ ᱥᱟᱠᱟᱢ ᱨᱮ ᱡᱟᱦᱟᱸ ᱚᱞ ᱟᱠᱟᱱᱟ ᱛᱚ ᱫᱩᱨᱠᱩᱴᱤᱭᱟᱹ ᱢᱟᱹᱡᱷᱤ ᱵᱟᱵᱟ ᱢᱮᱱᱫᱚ ᱥᱮᱸᱜᱮᱞ ᱚᱵᱷᱤᱡᱟᱱ ᱡᱟᱦᱟᱸ ᱠᱚ ᱚᱯᱚᱢᱟᱱ ᱟᱠᱟᱫᱮᱭᱟ ᱟᱨ ᱥᱮᱸᱜᱮᱞ ᱚᱵᱷᱤᱡᱟᱱ ᱫᱩᱨᱠᱩᱴᱤᱭᱟᱹ ᱢᱟᱹᱡᱷᱤ ᱵᱟᱵᱟ ᱵᱟᱝ ᱠᱩᱞᱤ ᱠᱟᱛᱮ ᱡᱟᱦᱟᱸ ᱠᱟᱹᱢᱤ ᱦᱚᱨᱟᱭ ᱯᱟᱨᱚᱢᱮᱫ ᱛᱟᱦᱮᱱ ᱚᱱᱟ ᱟᱹᱛᱩ ᱨᱮ ᱚᱱᱟ ᱤᱫᱤ ᱠᱟᱛᱮ ᱱᱚᱰᱮ ᱜᱟᱞᱚᱪ ᱢᱮᱱᱟᱜ ᱟᱠᱟᱫ ᱫᱩᱨᱠᱩᱴᱤᱭᱟᱹ ᱢᱟᱹᱡᱷᱤ ᱵᱟᱵᱟ ᱡᱟᱦᱟᱸ ᱠᱟᱛᱷᱟᱭ ᱫᱚᱦᱚ ᱟᱠᱟᱫ ᱢᱟᱹᱡᱷᱤ ᱯᱟᱨᱜᱟᱱᱟ ᱢᱚᱦᱚᱞ ᱵᱟᱞᱮ ᱫᱤᱥᱚᱢ ᱢᱟᱹᱡᱷᱤ ᱯᱟᱨᱜᱟᱱᱟ ᱢᱚᱦᱚᱞ ᱟᱨ ᱟᱥᱮᱠᱟ ᱜᱚᱢᱠᱮ ᱠᱚᱭ ᱦᱚᱦᱚ ᱟᱠᱟᱫ ᱠᱚᱣᱟ ᱢᱟ ᱮᱱᱠᱷᱟᱱ ᱡᱟᱦᱟᱸ ᱛᱤᱱᱟᱹᱜ ᱥᱟᱶᱛᱟ ᱫᱚᱨᱚᱫᱤᱭᱟᱹ ᱟᱨ ᱢᱟᱹᱡᱷᱤ ᱵᱟᱵᱟ ᱠᱚ ᱱᱮᱦᱚᱨ ᱛᱟᱦᱮᱱ ᱠᱟᱱᱟ ᱦᱤᱡᱩᱜ ᱠᱟᱱ ᱩᱱᱛᱨᱤᱥ ᱮᱜᱟᱨᱚ ᱫᱩ ᱦᱟᱡᱟᱨ ᱪᱚᱵᱵᱤᱥ ᱦᱤᱞᱳᱜ ᱥᱮᱛᱟᱜ ᱜᱮᱞ ᱴᱟᱲᱟᱝ ᱨᱮ ᱞᱩᱜᱩᱵᱩᱨᱩ ᱯᱩᱦᱩᱪᱮᱬᱮ ᱞᱮᱠᱟ ᱫᱩᱨᱜᱩᱴᱤᱭᱟᱹ ᱢᱟᱹᱡᱷᱤ ᱵᱟᱵᱟᱣᱟᱜ ᱜᱚᱨᱚᱢ ᱴᱷᱟᱶ ᱨᱮᱵᱚᱱ ᱥᱚᱦᱚᱨ ᱥᱮᱴᱮᱨᱚᱜ ᱢᱟ ᱢᱟ ᱮᱱᱠᱷᱟᱱ ᱡᱚᱦᱟᱨ